ᱡᱚᱦᱟᱨ ᱜᱮ ᱥᱟᱱᱟᱢ ᱠᱚ ᱟᱨ ᱢᱤᱫᱴᱟᱝ ᱵᱷᱤᱰᱤᱭᱳ ᱛᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱚ ᱜᱟᱛᱮ ᱠᱚ ᱢᱟᱲᱟᱝ ᱟᱜ ᱵᱷᱤᱰᱤᱭᱳ ᱨᱤᱧ ᱞᱟᱹᱭ ᱟᱠᱟᱫ ᱜᱮ ᱛᱟᱦᱮᱸᱫ ᱠᱤ ᱤᱧᱟᱹᱜ ᱮᱠᱡᱟᱢ ᱢᱮᱱᱟᱜᱼᱟ ᱢᱮᱱᱛᱮ ᱯᱷᱟᱭᱱᱟᱞᱤ ᱛᱮᱦᱮᱧ ᱠᱚᱞᱮᱡᱽ ᱨᱮ ᱢᱮᱱᱟᱜ ᱟᱠᱟᱫᱤᱧ ᱧᱮᱞ ᱫᱟᱲᱮᱭᱟᱹᱧ ᱠᱟᱱ ᱜᱮᱭᱟ ᱯᱮ ᱛᱚ ᱴᱟᱭᱤᱢ ᱦᱩᱭᱩᱜ ᱠᱟᱱᱟ ᱱᱤᱛᱚᱜ ᱜᱩᱴᱮ ᱮᱠᱡᱟᱢ ᱢᱟ ᱪᱟᱵᱟᱭᱮᱱᱟ ᱫᱚᱥᱴᱟ ᱠᱷᱚᱱ ᱜᱩᱴᱮ ᱫᱷᱟᱹᱨᱤᱡ ᱛᱟᱦᱮᱸ ᱠᱟᱱᱟ ᱟᱫᱚ ᱡᱟᱦᱟᱸ ᱛᱤᱱ ᱡᱚᱠᱷᱚᱱ ᱦᱮᱡ ᱮᱱᱟ ᱦᱚᱨᱚᱵᱚᱨᱚ ᱟᱹᱰᱤ ᱦᱚᱨᱚᱵᱚᱨᱚᱧ ᱦᱮᱡ ᱮᱱᱟ ᱟᱫᱚ ᱵᱷᱤᱰᱤᱭᱳ ᱱᱟᱦᱟᱜ ᱵᱟᱹᱧ ᱵᱮᱱᱟᱣ ᱫᱟᱲᱮᱭᱟᱫᱟ ᱮᱱᱟᱱ ᱱᱚᱴᱟ ᱜᱟᱱ ᱨᱮ ᱦᱮᱡ ᱟᱠᱟᱱᱟ ᱟᱫᱚ ᱱᱟᱯᱟᱭ ᱛᱮᱜᱮ ᱮᱠᱡᱟᱢ ᱢᱟ ᱦᱩᱭᱮᱱᱟ ᱟᱫᱚ ᱫᱟᱠᱟ ᱠᱚ ᱨᱮᱸᱜᱮᱡ ᱠᱟᱱᱟ ᱛᱟᱵᱚᱱ ᱩᱴᱟᱹ ᱦᱩᱭᱱᱟ ᱟᱨ ᱡᱚᱛᱚ ᱜᱤᱫᱽᱨᱟᱹ ᱟᱨ ᱥᱟᱨ ᱠᱚ ᱴᱤᱪᱟᱨ ᱠᱚ ᱡᱚᱛᱚ ᱠᱮᱱᱴᱤᱱ ᱥᱮᱫ ᱨᱮ ᱢᱮᱱᱟᱜ ᱟᱠᱟᱫ ᱠᱚᱣᱟ ᱟᱨ ᱤᱧ ᱫᱚ ᱱᱚᱛᱮ ᱨᱮ ᱢᱮᱱᱟᱜ ᱟᱠᱟᱫᱤᱧᱟ ᱫᱟᱠᱟ ᱫᱚ ᱵᱟᱹᱧ ᱡᱚᱢᱟ ᱦᱟᱸᱜ ᱯᱟᱞᱮ ᱨᱩᱣᱟᱹᱲ ᱠᱟᱛᱮ ᱦᱟᱸᱜ ᱤᱧ ᱡᱚᱢᱟ ᱟᱫᱚ ᱱᱤᱛᱚᱜ ᱠᱟᱹᱴᱤᱡ ᱠᱟᱹᱢᱤ ᱢᱮᱱᱟᱜ ᱧᱚᱜᱼᱟ ᱚᱯᱷᱤᱥ ᱨᱮ ᱟᱫᱚ ᱯᱟᱨᱢᱟᱱᱮᱱᱴ ᱞᱟᱹᱜᱤᱫ ᱤᱧ ᱢᱟᱱᱮ ᱦᱳᱥᱴᱮᱞ ᱠᱷᱚᱱᱟᱜ ᱤᱧ ᱚᱰᱚᱠ ᱮᱱᱟ ᱦᱟᱸᱜ ᱚᱱᱟ ᱞᱟᱹᱜᱤᱫ ᱟᱯᱞᱤᱠᱮᱥᱚᱱ ᱢᱤᱫᱴᱟᱝ ᱦᱟᱸᱜ ᱤᱧ ᱮᱢ ᱛᱟᱨᱟ ᱠᱟᱜᱼᱟ ᱟᱫᱚ ᱱᱤᱛᱚᱜ ᱫᱚ ᱦᱳᱥᱴᱮᱞ ᱨᱮᱫᱚ ᱵᱟᱹᱧ ᱛᱟᱦᱮᱱᱟ ᱦᱟᱸᱜ ᱡᱚᱛᱚ ᱫᱤᱱ ᱞᱟᱹᱜᱤᱫ ᱦᱳᱥᱴᱮᱞ ᱠᱷᱚᱱ ᱵᱤᱫᱟᱹᱭ ᱤᱧ ᱦᱟᱛᱟᱣᱮᱜᱼᱟ ᱟᱨ ᱥᱟᱨ ᱦᱚᱸ ᱵᱟᱹᱱᱩᱜ ᱟᱠᱟᱫᱮᱭᱟ ᱦᱟᱸᱜ ᱟᱫᱚ ᱚᱱᱟ ᱠᱚ ᱠᱟᱹᱢᱤ ᱠᱚ ᱪᱟᱵᱟ ᱵᱟᱲᱟ ᱠᱟᱛᱮᱫ ᱦᱟᱸᱜ ᱤᱧ ᱨᱩᱣᱟᱹᱲᱟ ᱛᱟᱵᱚᱱ ᱴᱷᱤᱠ ᱜᱮᱭᱟ ᱵᱷᱤᱰᱤᱭᱳ ᱠᱚᱱᱴᱤᱱᱤᱭᱩ ᱨᱮ ᱛᱟᱦᱮᱱ ᱛᱟᱵᱚᱱ ᱯᱮ ᱟᱨ ᱟᱞᱮ ᱠᱚᱞᱮᱡᱽ ᱨᱮᱱᱟᱜ ᱠᱮᱢᱯᱟᱥ ᱠᱤᱪᱷᱤ ᱠᱮᱢᱯᱟᱥ ᱨᱮᱱᱟᱜ ᱵᱷᱤᱭᱩ ᱤᱧ ᱫᱮᱠᱷᱟᱣ ᱧᱚᱜ ᱟᱯᱮᱭᱟ ᱮᱠ ᱵᱟᱡᱮ ᱥᱟᱶᱛᱮ ᱮᱠᱡᱟᱢ ᱢᱟ ᱪᱟᱵᱟᱭᱮᱱᱟ ᱛᱚ ᱱᱤᱛᱚᱜ ᱫᱚ ᱦᱳᱥᱴᱮᱞ ᱜᱤᱫᱽᱨᱟᱹ ᱠᱚᱫᱚ ᱟᱠᱚ ᱱᱤᱡᱮᱨ ᱱᱤᱡᱮᱨ ᱠᱮᱱᱴᱤᱱ ᱛᱮᱠᱚ ᱪᱟᱞᱟᱜ ᱠᱟᱱᱟ ᱫᱟᱠᱟ ᱡᱚᱢ ᱟᱨ ᱡᱟᱦᱟᱸ ᱛᱤᱱᱟᱹᱜ ᱜᱮ ᱱᱟᱦᱟᱜ ᱵᱟᱦᱨᱮ ᱠᱷᱚᱱ ᱠᱚ ᱦᱮᱡ ᱟᱠᱟᱱᱟ ᱟᱠᱚ ᱫᱚ ᱡᱮ ᱡᱟᱦᱟᱨ ᱟᱠᱚ ᱱᱤᱡᱮᱨ ᱚᱲᱟᱜ ᱛᱮᱠᱚ ᱪᱟᱞᱟᱜ ᱠᱟᱱᱟ ᱱᱟᱦᱟᱜ ᱨᱩᱣᱟᱹᱲ ᱠᱟᱱᱟ ᱠᱚ ᱱᱩᱭ ᱢᱤᱫᱴᱟᱝ ᱜᱟᱛᱮ ᱠᱚᱲᱟ ᱛᱟᱞᱮ ᱦᱮᱡ ᱟᱠᱟᱱᱟᱭ ᱟᱨ ᱟᱹᱰᱤ ᱫᱤᱱ ᱯᱚᱨᱮ ᱧᱟᱯᱟᱢ ᱱᱩᱠᱩ ᱠᱚᱫᱚ ᱟᱞᱮ ᱨᱩᱢ ᱢᱮᱴ ᱠᱟᱱᱟ ᱠᱚ ᱡᱚᱛᱚ ᱛᱚ ᱱᱚᱝᱠᱟ ᱠᱤᱪᱷᱩ ᱵᱷᱤᱭᱩ ᱢᱮᱱᱟᱜ ᱟᱠᱟᱫ ᱟᱞᱮ ᱠᱚᱞᱮᱡᱽ ᱨᱮᱱᱟᱜ ᱱᱚᱣᱟ ᱫᱚ ᱠᱚᱞᱮᱡᱽ ᱵᱚᱥ ᱠᱟᱱᱟ ᱟᱨ ᱟᱨ ᱯᱤᱞᱟ ᱠᱚᱫᱚ ᱡᱚᱛᱚ ᱠᱮᱱᱴᱤᱱ ᱥᱮᱫ ᱠᱚ ᱥᱮᱱ ᱟᱠᱟᱱᱟ ᱫᱟᱠᱟ ᱡᱚᱢ ᱛᱚ ᱠᱟᱛᱷᱟ ᱛᱟᱵᱚᱱ ᱱᱚᱝᱠᱟ ᱟᱠᱟᱱᱟ ᱠᱤ ᱚᱯᱷᱤᱥ ᱠᱷᱚᱱᱮ ᱨᱩᱣᱟᱹᱲ ᱮᱱᱟ ᱟᱨ ᱜᱩᱴᱮ ᱠᱷᱚᱱ ᱫᱩᱭᱴᱟ ᱦᱩᱭᱮᱱ ᱜᱮᱭᱟ ᱱᱚᱛᱮ ᱨᱮᱸᱜᱮᱡ ᱛᱮ ᱢᱮᱱᱟᱜ ᱟᱠᱟᱫᱤᱧᱟᱹ ᱟᱨ ᱱᱚᱛᱮ ᱴᱮᱱᱥᱚᱱ ᱛᱚ ᱛᱮᱦᱮᱧ ᱠᱟᱹᱢᱤ ᱪᱮᱫ ᱦᱚᱸ ᱵᱟᱭ ᱦᱩᱭ ᱫᱟᱲᱮᱭᱟᱫᱟ ᱢᱮᱛᱟᱫ ᱫᱤᱧᱟᱹ ᱠᱚ ᱥᱳᱢᱵᱟᱨ ᱦᱤᱞᱳᱜ ᱦᱤᱡᱩᱜ ᱢᱮ ᱟᱨ ᱠᱞᱤᱭᱟᱨᱮᱱᱥ ᱤᱫᱤ ᱢᱮᱠᱚ ᱢᱤᱛᱟᱹᱧ ᱠᱟᱱᱟ ᱛᱚ ᱱᱤᱛᱚᱜ ᱚᱠᱚᱭ ᱦᱚᱸ ᱵᱟᱹᱱᱩᱜ ᱠᱚᱣᱟ ᱥᱮ ᱡᱚᱛᱚ ᱠᱚ ᱨᱩᱣᱟᱹᱲ ᱪᱟᱵᱟᱭᱮᱱᱟ ᱛᱚ ᱯᱨᱤᱱᱥᱤᱯᱟᱞ ᱦᱚᱸ ᱵᱟᱹᱱᱩᱜ ᱟᱠᱟᱫᱮᱭᱟ ᱛᱚ ᱥᱤᱜᱽᱱᱮᱪᱟᱨ ᱚᱠᱚᱭ ᱢᱟᱨᱟᱣᱟ ᱛᱚ ᱚᱱᱟ ᱵᱟᱠᱷᱨᱟ ᱥᱳᱢᱵᱟᱨ ᱦᱤᱞᱳᱜ ᱠᱚ ᱢᱮᱛᱟᱜ ᱫᱤᱧᱟᱹ ᱦᱤᱡᱩᱜ ᱞᱟᱹᱜᱤᱫ ᱛᱚ ᱱᱤᱛᱚᱜ ᱤᱧᱟᱹᱜ ᱢᱟᱛᱚᱧ ᱵᱮᱜᱽ ᱠᱚ ᱟᱨ ᱵᱮᱰᱤᱝ ᱵᱤᱥᱛᱨᱚ ᱠᱚ ᱡᱚᱛᱚ ᱦᱳᱥᱴᱮᱞ ᱨᱮ ᱢᱮᱱᱟᱜ ᱟᱠᱟᱫᱼᱟ ᱛᱚ ᱚᱱᱟ ᱠᱚ ᱤᱫᱤ ᱛᱟᱵᱚ ᱦᱳᱥᱴᱮᱞ ᱠᱟᱹᱧ ᱥᱮᱱ ᱧᱚᱜᱚᱜᱼᱟ ᱜᱟᱹᱰᱤ ᱫᱷᱟᱹᱨᱤᱡ ᱦᱤᱡᱩᱜᱼᱟ ᱵᱮᱜᱽ ᱠᱚ ᱛᱟᱵᱚ ᱚᱠᱟᱨᱮ ᱢᱮᱱᱟᱜ ᱟᱠᱟᱜᱼᱟ ᱵᱟᱰᱟᱭ ᱜᱮᱭᱟ ᱵᱚ ᱠᱚᱲᱟ ᱠᱚᱣᱟᱜ ᱨᱩᱢ ᱚᱠᱟ ᱞᱮᱠᱟ ᱛᱟᱦᱮᱸ ᱠᱚᱜᱼᱟ ᱢᱮᱱᱛᱮ ᱛᱤᱱᱟᱹᱜ ᱚᱡᱽᱨᱟ ᱚᱯᱚᱨᱤᱥᱠᱟᱨ ᱨᱩᱢ ᱠᱚᱠᱚ ᱫᱚᱦᱚ ᱠᱟᱜᱼᱟ ᱡᱚᱜ ᱦᱚᱸ ᱵᱟᱠᱚ ᱡᱚᱜᱟ ᱛᱚ ᱱᱚᱣᱟ ᱦᱩᱭᱩᱜ ᱠᱟᱱᱟ ᱟᱞᱮᱭᱟᱜ ᱦᱳᱥᱴᱮᱞ ᱡᱟᱦᱟᱸ ᱨᱮ ᱤᱧᱤᱧ ᱛᱟᱦᱮᱱ ᱠᱟᱱ ᱛᱟᱦᱮᱸᱫ ᱟᱫᱚ ᱱᱤᱛᱚᱜ ᱫᱚ ᱵᱟᱹᱧ ᱛᱟᱦᱮᱱ ᱠᱟᱱᱟ ᱦᱟᱸᱜ ᱟᱨ ᱱᱟᱯᱟᱭ ᱥᱩᱵᱤᱫᱷᱟ ᱜᱮ ᱢᱮᱱᱟᱜᱼᱟ ᱱᱚᱰᱮ ᱠᱚᱞᱮᱡᱽ ᱧᱮᱞ ᱯᱮ ᱟᱨ ᱱᱚᱰᱮ ᱦᱳᱥᱴᱮᱞ ᱛᱚ ᱢᱤᱫᱴᱟᱱ ᱠᱮᱢᱯᱟᱥ ᱵᱷᱤᱛᱨᱤ ᱨᱮᱜᱮ ᱟᱫᱚ ᱛᱮᱦᱮᱧ ᱠᱷᱚᱱ ᱦᱳᱥᱴᱮᱞ ᱢᱟ ᱵᱤᱫᱟᱹᱭᱤᱧ ᱤᱫᱤᱭᱮᱫᱼᱟ ᱟᱫᱚ ᱦᱳᱥᱴᱮᱞ ᱨᱮ ᱵᱟᱭ ᱛᱟᱦᱮᱱ ᱨᱮᱱᱟᱜ ᱨᱤᱡᱤᱱ ᱫᱚ ᱦᱩᱭᱩᱜ ᱠᱟᱱᱟ ᱠᱤ ᱱᱚᱰᱮ ᱟᱹᱛᱷᱟᱹᱲᱤ ᱯᱚᱭᱥᱟ ᱠᱚ ᱤᱫᱤᱭᱮᱫᱼᱟ ᱯᱚᱭᱥᱟ ᱨᱮᱱᱟᱜ ᱯᱨᱚᱵᱞᱮᱢ ᱦᱩᱭᱱᱟ ᱟᱨ ᱵᱟᱹᱧ ᱮᱢ ᱫᱟᱲᱮᱭᱟᱜ ᱠᱟᱱ ᱛᱟᱦᱮᱸᱫ ᱪᱮᱫᱟᱜ ᱥᱮ ᱢᱟᱱᱮ ᱡᱟᱦᱟᱸ ᱛᱤᱱᱟᱹᱜ ᱫᱤᱱᱮᱢ ᱛᱟᱦᱮᱱᱟ ᱚᱱᱟ ᱯᱞᱟᱥ ᱢᱤᱫ ᱥᱮᱨᱢᱟ ᱨᱮᱱᱟᱜ ᱠᱚ ᱦᱤᱥᱟᱹᱵᱮᱜᱼᱟ ᱛᱚ ᱚᱱᱟ ᱪᱮᱠᱟ ᱜᱮ ᱟᱨ ᱚᱠᱟᱨᱮ ᱚᱱᱠᱟ ᱫᱚᱢ ᱮᱢ ᱫᱟᱲᱮᱭᱟᱜᱼᱟ ᱛᱟᱦᱮᱸ ᱠᱚᱜ ᱨᱮᱦᱚᱸᱢ ᱵᱟᱢ ᱛᱟᱦᱮᱱ ᱨᱮᱦᱚᱸ ᱯᱩᱭᱥᱟᱹ ᱫᱚ ᱮᱢ ᱮᱢ ᱛᱮ ᱯᱟᱲᱟᱜ ᱠᱟᱱ ᱛᱟᱦᱮᱸᱫ ᱛᱚ ᱚᱱᱟ ᱪᱮᱠᱟ ᱡᱟᱦᱟᱸ ᱠᱷᱟᱹᱛᱤᱨ ᱤᱧ ᱵᱟᱹᱧ ᱮᱢ ᱫᱟᱲᱮᱭᱟᱜ ᱠᱟᱱᱟ ᱛᱚ ᱚᱱᱟ ᱠᱷᱟᱹᱛᱤᱨ ᱵᱟᱠᱷᱟᱱ ᱫᱚ ᱡᱚᱛᱚᱣᱟᱜ ᱜᱮ ᱯᱷᱮᱥᱮᱞᱤᱴᱤ ᱥᱩᱵᱤᱫᱷᱟ ᱢᱮᱱᱟᱜ ᱟᱠᱟᱫ ᱜᱮᱭᱟ ᱛᱚ ᱴᱷᱤᱠ ᱜᱮᱭᱟ ᱤᱧ ᱱᱤᱛᱚᱜ ᱤᱧ ᱨᱩᱣᱟᱹᱲ ᱠᱟᱱᱟ ᱛᱟᱵᱚᱱ ᱦᱮᱸ ᱥᱮ ᱞᱚᱜᱮᱡᱽ ᱛᱟᱵᱚᱧ ᱵᱷᱟᱹᱨᱤ ᱩᱛᱟᱹᱨ ᱠᱮᱜᱼᱟ ᱟᱨ ᱱᱤᱛᱚᱜ ᱵᱚ ᱪᱟᱞᱟᱜᱼᱟ ᱴᱨᱟᱯᱷᱤᱠ ᱨᱮ ᱟᱹᱰᱤ ᱡᱳᱨ ᱵᱷᱤᱲ ᱠᱚ ᱛᱟᱦᱮᱸ ᱠᱟᱱᱟ ᱥᱮ ᱛᱚ ᱚᱲᱟᱜ ᱛᱮ ᱥᱮᱴᱮᱨ ᱞᱟᱹᱜᱤᱫ ᱠᱟᱹᱴᱤᱡ ᱞᱮᱴ ᱦᱩᱭ ᱧᱚᱜ ᱮᱱᱟ ᱱᱚᱣᱟ ᱫᱚ ᱵᱷᱩᱵᱽᱱᱮᱥᱚᱨ ᱨᱮᱱᱟᱜ ᱥᱟᱞᱤᱭᱟ ᱥᱟᱦᱤ ᱵᱚᱥᱛᱤ ᱯᱷᱟᱭᱱᱟᱞᱤ ᱥᱮᱴᱮᱨ ᱛᱟᱨᱟ ᱫᱟᱠᱟ ᱡᱚᱢ ᱟᱨ ᱟᱹᱰᱤ ᱡᱳᱨ ᱨᱮᱸᱜᱮᱡ ᱟᱠᱟᱫᱤᱧᱟ ᱛᱟᱵᱚᱱ ᱟᱨ ᱴᱷᱤᱠ ᱜᱮᱭᱟ ᱛᱮᱦᱮᱧᱟᱜ ᱟᱭᱴᱮᱢ ᱪᱮᱫ ᱠᱚ ᱢᱮᱱᱟᱜᱼᱟ ᱫᱟᱠᱟ ᱧᱚᱜ ᱟᱯᱮ ᱠᱟᱹᱱᱟᱹᱧ ᱱᱚᱰᱮ ᱯᱟᱛᱲᱟ ᱫᱟᱠᱟ ᱥᱟᱶᱛᱮ ᱵᱤᱞᱟᱹᱛᱤ ᱵᱮᱸᱜᱟᱲ ᱵᱟᱦᱟ ᱠᱚᱵᱤ ᱵᱟᱥ ᱡᱚᱢ ᱞᱟᱹᱜᱤᱫ ᱠᱚᱞᱮᱡᱽ ᱥᱮᱫ ᱠᱷᱚᱱ ᱫᱚ ᱨᱩᱣᱟᱹᱲ ᱵᱟᱲᱟ ᱦᱩᱭ ᱠᱟᱛᱮᱫ ᱫᱟᱠᱟ ᱠᱚ ᱡᱚᱢ ᱵᱟᱲᱟ ᱦᱩᱭᱮᱱᱟ ᱟᱨ ᱫᱟᱠᱟ ᱠᱚ ᱡᱚᱢ ᱠᱟᱛᱮᱫ ᱱᱤᱛᱚᱜ ᱠᱩᱞᱦᱤ ᱥᱮᱫ ᱨᱤᱧ ᱫᱩᱲᱩᱵ ᱟᱠᱟᱱᱟ ᱢᱟᱭᱤᱰ ᱯᱷᱨᱤ ᱞᱮᱠᱟ ᱟᱫᱚ ᱪᱟᱸᱫᱚ ᱦᱚᱸᱭ ᱦᱟᱹᱥᱩᱨ ᱤᱫᱤ ᱜᱚᱫ ᱟᱠᱟᱱᱟ ᱟᱨ ᱟᱹᱭᱩᱵᱚᱜ ᱥᱟᱶᱛᱮ ᱨᱟᱵᱟᱝ ᱦᱚᱸ ᱵᱟᱹᱭ ᱵᱟᱹᱭᱛᱮ ᱵᱩᱡᱷᱟᱹᱜ ᱠᱟᱱᱟ ᱟᱨ ᱟᱛᱳ ᱫᱤᱥᱚᱢ ᱥᱮᱫ ᱚᱠᱟ ᱞᱮᱠᱟ ᱛᱤᱱᱟᱹᱜ ᱡᱳᱨ ᱨᱟᱵᱟᱝ ᱠᱟᱱᱟ ᱛᱟᱵᱚᱱ ᱠᱚᱢᱮᱱᱴ ᱠᱟᱛᱮᱫ ᱵᱚᱱ ᱵᱟᱰᱟᱭ ᱦᱚᱪᱚᱭᱤᱧᱟ ᱟᱨ ᱢᱤᱫᱴᱟᱝ ᱠᱟᱛᱷᱟ ᱛᱟᱵᱚᱱ ᱠᱤ ᱡᱚᱛᱚ ᱦᱚᱲᱟᱜ ᱵᱚᱱ ᱛᱟᱺᱜᱤ ᱛᱟᱲᱟᱜ ᱨᱮ ᱢᱮᱱᱟᱜ ᱟᱠᱟᱫ ᱵᱚᱱᱟ ᱱᱟᱦᱟᱜ ᱠᱤᱭᱩ ᱮᱱ ᱮ ᱵᱷᱤᱰᱤᱭᱳ ᱵᱟᱠᱷᱨᱟ ᱛᱚ ᱡᱚᱛᱚ ᱦᱚᱲ ᱵᱚᱱ ᱠᱚᱢᱮᱱᱴᱮᱜᱼᱟ ᱠᱤ ᱠᱤᱭᱩ ᱮᱱ ᱮ ᱵᱷᱤᱰᱤᱭᱳ ᱛᱤᱥ ᱵᱤᱱ ᱟᱹᱜᱩᱭᱟ ᱛᱚ ᱱᱚᱝᱠᱟ ᱦᱟᱸᱰᱮ ᱱᱟᱰᱮ ᱢᱮᱱᱟᱜ ᱞᱤᱧᱟᱹ ᱥᱮ ᱛᱚ ᱵᱟᱝ ᱡᱩᱛᱩᱜ ᱠᱟᱱᱟ ᱟᱨ ᱤᱧ ᱦᱚᱸ ᱮᱠᱞᱟ ᱢᱤᱱᱟᱹᱧᱟ ᱟᱡ ᱦᱚᱸ ᱮᱠᱞᱟ ᱛᱚ ᱚᱱᱟ ᱞᱟᱹᱜᱤᱫ ᱦᱚᱸ ᱢᱤᱫᱴᱟᱝ ᱱᱚᱝᱠᱟ ᱥᱯᱮᱥᱟᱞ ᱫᱤᱱ ᱴᱷᱟᱹᱣᱠᱟᱹ ᱟᱠᱟᱱᱟ ᱟᱨ ᱢᱤᱫᱴᱷᱮᱱ ᱛᱟᱦᱮᱸ ᱠᱟᱛᱮ ᱦᱟᱸᱜ ᱵᱷᱤᱰᱭᱳ ᱨᱤᱯᱞᱟᱭ ᱵᱷᱤᱰᱭᱳ ᱟᱹᱜᱩ ᱦᱩᱭᱩᱜᱼᱟ ᱡᱟᱦᱟᱸ ᱛᱤᱱᱟᱹᱜ ᱵᱚᱱ ᱠᱚᱢᱮᱱᱴ ᱟᱠᱟᱫᱼᱟ ᱦᱟᱸᱜ ᱛᱚ ᱵᱷᱟᱹᱵᱤᱭᱮᱫ ᱟᱹᱧ ᱠᱤ ᱱᱤᱭᱟᱹ ᱥᱚᱱᱰᱮ ᱠᱚᱛᱮ ᱦᱟᱸᱜ ᱟᱹᱜᱩ ᱦᱩᱭᱩᱜᱼᱟ ᱢᱮᱱᱛᱮ ᱟᱹᱜᱩᱭᱟᱵᱚᱱ ᱟᱹᱰᱤ ᱞᱚᱜᱚᱱ ᱜᱮ ᱛᱚ ᱛᱟᱺᱜᱤ ᱛᱟᱲᱟᱜ ᱨᱮ ᱛᱟᱦᱮᱱ ᱯᱮ ᱛᱟᱵᱚᱱ ᱛᱚ ᱴᱷᱤᱠ ᱜᱮᱭᱟ ᱛᱮᱦᱮᱧᱟᱜ ᱵᱷᱤᱰᱤᱭᱳ ᱫᱚ ᱱᱤᱝᱠᱟᱹ ᱫᱷᱟᱨᱟ ᱜᱮ ᱵᱤᱥᱛᱤ ᱵᱟᱹᱧ ᱡᱤᱞᱤᱧᱟ ᱟᱨ ᱛᱚ ᱛᱮᱦᱮᱧᱟᱜ ᱵᱷᱤᱰᱤᱭᱳ ᱚᱠᱟ ᱞᱮᱠᱟ ᱵᱚᱱ ᱵᱩᱡᱷᱟᱹᱣ ᱠᱟᱜᱼᱟ ᱠᱚᱢᱮᱱᱴ ᱠᱟᱛᱮ ᱯᱮ ᱵᱟᱰᱟᱭ ᱦᱚᱪᱚᱧᱟ ᱟᱨ ᱡᱟᱦᱟᱸᱭ ᱠᱚ ᱱᱚᱣᱟ ᱪᱮᱱᱮᱞ ᱨᱮ ᱱᱟᱣᱟ ᱵᱚᱱ ᱦᱮᱡ ᱟᱠᱟᱱᱟ ᱪᱮᱱᱮᱞ ᱥᱟᱵᱥᱠᱨᱟᱭᱤᱵ ᱫᱚ ᱟᱞᱚ ᱵᱚᱱ ᱦᱤᱲᱤᱧ ᱢᱟ ᱪᱮᱱᱮᱞ ᱥᱟᱵᱥᱠᱨᱟᱭᱤᱵ ᱛᱚᱨᱟ ᱠᱟᱜ ᱢᱟ ᱛᱟᱵᱚᱱ ᱢᱟ ᱛᱚᱵᱮ ᱠᱷᱟᱱ ᱛᱮᱦᱮᱧᱟᱜ ᱫᱚ ᱤᱱᱠᱟᱹ ᱜᱮ ᱤᱧ ᱯᱟᱥᱴᱟ ᱥᱮᱫ ᱠᱷᱚᱱ ᱡᱚᱛᱚ ᱠᱚ ᱡᱚᱦᱟᱨ ᱜᱮ